ᱱᱤᱱᱟᱹ ᱱᱤᱭᱟᱹ ᱠᱚᱴᱟ ᱫᱤᱱ ᱢᱟᱱᱮ ᱵᱷᱤᱰᱤᱭᱳ ᱵᱟᱹᱧ ᱟᱲᱟᱜᱮᱫ ᱛᱟᱵᱚᱱᱟ ᱱᱤᱭᱟᱹ ᱠᱟᱨᱚᱱ ᱛᱮᱜᱮ ᱢᱟᱱᱮ ᱠᱟᱹᱢᱤ ᱠᱚ ᱪᱟᱞᱟᱣ ᱦᱩᱭᱩᱜ ᱠᱟᱱ ᱛᱟᱦᱮᱱᱟ ᱥᱮ ᱟᱨ ᱠᱟᱹᱢᱤ ᱠᱚᱨᱮ ᱫᱚ ᱦᱟᱸᱜ ᱠᱷᱟᱱ ᱪᱮᱫ ᱫᱚ ᱱᱟᱜ ᱮᱢ ᱵᱷᱤᱰᱤᱭᱳᱭᱟ ᱦᱮᱸ ᱥᱮ ᱟᱹᱰᱤᱜᱟᱱ ᱦᱚᱲᱟᱜ ᱯᱨᱚᱵᱞᱮᱢ ᱛᱟᱦᱮᱸ ᱫᱟᱲᱮᱭᱟᱜᱼᱟ ᱤᱱᱟᱹ ᱠᱟᱛᱮ ᱠᱟᱹᱢᱤ ᱥᱟᱭᱤᱰ ᱠᱚᱨᱮ ᱫᱚ ᱦᱟᱸᱜ ᱵᱟᱹᱧ ᱵᱷᱤᱰᱤᱭᱳᱭ ᱛᱟᱵᱚᱱᱟ ᱟᱫᱚ ᱡᱟᱦᱟᱸ ᱛᱤᱱᱟᱹᱜ ᱤᱧ ᱫᱟᱲᱮᱭᱟᱜᱼᱟ ᱚᱱᱟ ᱞᱮᱠᱟ ᱞᱮᱠᱟᱧ ᱵᱷᱤᱰᱤᱭᱳ ᱟᱨ ᱡᱟᱦᱟᱸ ᱛᱤᱱᱟᱹᱜ ᱫᱤᱱᱤᱧ ᱠᱟᱹᱢᱤᱭᱟ ᱤᱱᱟᱹ ᱠᱚᱴᱟ ᱫᱤᱱ ᱫᱚ ᱦᱟᱸᱜ ᱠᱷᱟᱱ ᱵᱷᱤᱰᱤᱭᱳ ᱢᱟᱧ ᱵᱷᱤᱰᱤᱭᱳᱭᱟ ᱦᱟᱸᱜ ᱠᱷᱟᱱ ᱮᱰᱤᱴᱤᱝ ᱴᱟᱭᱤᱢ ᱜᱮ ᱵᱟᱹᱧ ᱧᱟᱢᱟ ᱦᱮᱸ ᱥᱮ ᱮᱰᱤᱴᱤᱝ ᱴᱟᱭᱤᱢ ᱜᱮ ᱵᱟᱝ ᱧᱟᱢᱚᱜᱼᱟ ᱟᱫᱚ ᱤᱱᱟᱹ ᱛᱮ ᱛᱟᱵᱚ ᱡᱚᱛᱚ ᱫᱤᱱ ᱠᱟᱹᱢᱤ ᱠᱚ ᱦᱩᱭ ᱵᱟᱲᱟᱜ ᱛᱚᱠᱷᱚ ᱫᱤᱱ ᱫᱚ ᱦᱟᱸᱜ ᱵᱷᱤᱰᱤᱭᱳ ᱠᱚ ᱵᱟᱹᱧ ᱟᱲᱟᱜ ᱵᱟᱲᱟᱭ ᱜᱮᱭᱟ ᱛᱚ ᱪᱮᱥᱴᱟᱭ ᱛᱟᱵᱚᱱᱤᱧ ᱟᱹᱰᱤ ᱡᱟᱹᱥᱛᱤ ᱡᱮ ᱵᱷᱤᱰᱤᱭᱳ ᱠᱚ ᱡᱟᱛᱮᱧ ᱮᱢᱟ ᱫᱟᱲᱮᱭᱟᱜ ᱟᱨ ᱤᱭᱩᱴᱩᱵᱽ ᱨᱮ ᱴᱷᱤᱠ ᱜᱮᱭᱟ ᱛᱚ ᱜᱟᱛᱮ ᱠᱚ ᱱᱤᱛᱚᱜ ᱫᱚ ᱛᱟᱵᱚ ᱢᱮᱱᱟᱜ ᱤᱧᱟ ᱢᱮᱫᱽᱱᱤᱯᱩᱨ ᱵᱟᱡᱟᱨ ᱨᱮᱭᱟᱜ ᱢᱤᱫᱴᱮᱱ ᱵᱤᱞᱰᱤᱝ ᱨᱮ ᱦᱮᱸᱥᱮ ᱟᱨ ᱱᱚᱣᱟ ᱵᱤᱞᱰᱤᱝ ᱨᱮ ᱦᱟᱸᱜ ᱠᱷᱟᱱ ᱟᱞᱮ ᱫᱚᱞᱮ ᱠᱟᱹᱢᱤ ᱠᱟᱱᱟ ᱟᱨ ᱱᱚᱣᱟ ᱠᱚᱫᱚ ᱢᱮᱫᱽᱱᱤᱯᱩᱨ ᱵᱟᱡᱟᱨ ᱨᱮᱭᱟᱜ ᱮᱴᱟᱜ ᱮᱴᱟᱜ ᱵᱤᱞᱰᱤᱝ ᱠᱚ ᱟᱨ ᱱᱚᱜᱼᱚᱭ ᱯᱮ ᱧᱮᱞ ᱫᱟᱲᱮᱭᱟᱜ ᱠᱟᱱᱟ ᱱᱚᱣᱟ ᱫᱚ ᱦᱩᱭᱩᱜ ᱠᱟᱱᱟ ᱪᱟᱨᱪ ᱢᱟᱴᱷ ᱠᱟᱱᱟ ᱪᱟᱨ ᱢᱟᱴ ᱨᱮᱭᱟᱜ ᱥᱩᱨ ᱵᱤᱞᱰᱤᱝ ᱨᱮᱜᱮ ᱟᱞᱮ ᱫᱚᱞᱮ ᱠᱟᱹᱢᱤ ᱠᱟᱱᱟ ᱟᱨ ᱥᱟᱺᱜᱤᱧ ᱠᱚᱨᱮ ᱢᱟᱨᱟᱝ ᱢᱟᱨᱟᱝ ᱵᱤᱞᱰᱤᱝ ᱠᱚ ᱧᱮᱞ ᱯᱮ ᱛᱟᱵᱚᱱ ᱱᱚᱜᱼᱚᱭ ᱱᱚᱣᱟ ᱡᱟᱦᱟᱸ ᱵᱤᱞᱰᱤᱝ ᱯᱮ ᱧᱮᱧᱟᱢᱮᱫᱼᱟ ᱥᱟᱫᱟ ᱜᱮ ᱟᱨ ᱱᱚᱣᱟ ᱫᱚ ᱦᱩᱭᱩᱜ ᱠᱟᱱᱟ ᱫᱚᱥ ᱛᱟᱞᱟ ᱵᱤᱞᱰᱤᱝ ᱟᱨ ᱱᱚᱜᱼᱚ ᱱᱚᱛᱮ ᱨᱮᱦᱚᱸ ᱢᱮᱱᱟᱜᱼᱟ ᱪᱟᱨᱪ ᱧᱮᱞ ᱛᱟᱵᱚᱱ ᱯᱮ ᱱᱚᱜᱼᱚ ᱱᱚᱣᱟ ᱫᱚ ᱪᱟᱨᱪ ᱠᱟᱱᱟ ᱠᱷᱨᱤᱥᱴᱟᱱ ᱠᱚᱣᱟᱜ ᱱᱚᱣᱟ ᱪᱟᱨᱪ ᱢᱟᱴ ᱥᱩᱨ ᱨᱮᱜᱮ ᱱᱟᱜ ᱞᱮ ᱠᱟᱹᱢᱤ ᱠᱟᱱᱟ ᱟᱨ ᱟᱹᱰᱤ ᱥᱩᱨ ᱫᱤᱱ ᱨᱮᱜᱮ ᱦᱟᱸᱜ ᱠᱷᱟᱱ ᱱᱚᱣᱟ ᱢᱟᱴ ᱨᱮ ᱦᱟᱸᱜ ᱠᱷᱟᱱ ᱯᱷᱩᱴᱵᱚᱞ ᱮᱱᱮᱡ ᱦᱩᱭᱩᱜ ᱞᱟᱹᱜᱤᱫᱚᱜ ᱠᱟᱱᱟ ᱦᱮᱸ ᱥᱮ ᱚᱱᱟ ᱱᱚᱣᱟ ᱤᱧ ᱫᱮᱠᱷᱟᱣ ᱟᱯᱮ ᱠᱟᱱᱟ ᱯᱚᱨᱮ ᱛᱮᱱᱟᱜ ᱚᱱᱟ ᱦᱚᱸᱧ ᱫᱮᱠᱷᱟᱣ ᱟᱯᱮ ᱠᱟᱱ ᱛᱟᱵᱚᱱᱟ ᱛᱟᱭᱚᱢ ᱥᱮᱫ ᱦᱟᱸᱜ ᱠᱷᱟᱱ ᱮᱠᱪᱩᱭᱮᱞᱤ ᱜᱟᱛᱮ ᱠᱚ ᱱᱤᱛᱚᱜ ᱫᱚ ᱵᱟᱡᱟᱜ ᱠᱟᱱᱟ ᱛᱤᱠᱤᱱ ᱮᱠᱴᱟ ᱜᱟᱱ ᱟᱫᱚ ᱱᱤᱛᱚᱜ ᱫᱚ ᱠᱷᱟᱱ ᱫᱟᱠᱟ ᱠᱚ ᱡᱚᱢ ᱠᱟᱛᱮ ᱱᱟᱜ ᱞᱮ ᱡᱤᱨᱟᱹᱣ ᱵᱟᱲᱟᱜ ᱠᱟᱱᱟ ᱟᱫᱚ ᱤᱧ ᱫᱚ ᱦᱩᱱᱟᱹᱝ ᱤᱧ ᱩᱭᱦᱟᱹᱨ ᱠᱮᱜᱼᱟ ᱡᱮ ᱦᱟᱯᱮ ᱟᱯᱮ ᱠᱚ ᱥᱟᱞᱟᱜ ᱱᱚᱣᱟ ᱥᱮᱭᱟᱨ ᱞᱟᱹᱜᱤᱫ ᱡᱮ ᱱᱚᱰᱮ ᱪᱮᱫ ᱞᱮᱠᱟ ᱞᱳᱠᱮᱥᱟᱱ ᱨᱮ ᱠᱟᱹᱢᱤ ᱦᱩᱭᱩᱜ ᱠᱟᱱ ᱛᱟᱞᱮᱭᱟ ᱦᱮᱸ ᱥᱮ ᱱᱚᱣᱟ ᱥᱩᱨ ᱥᱩᱨ ᱠᱚᱨᱮ ᱟᱨ ᱪᱮᱫ ᱠᱚ ᱢᱮᱱᱟᱜᱼᱟ ᱱᱟᱜ ᱤᱧ ᱫᱮᱠᱷᱟ ᱟᱯᱮ ᱠᱟᱱᱟ ᱪᱚᱞᱚ ᱱᱚᱣᱟ ᱠᱚᱫᱚ ᱤᱧᱟᱹᱜ ᱛᱟᱭᱚᱢ ᱫᱟᱨᱮ ᱫᱚ ᱱᱟᱜ ᱵᱤᱞᱰᱤᱝ ᱠᱚᱜᱮ ᱢᱮᱱᱟᱜ ᱟᱠᱟᱫᱼᱟ ᱟᱨ ᱡᱚᱛᱚ ᱢᱟᱨᱟᱝ ᱢᱟᱨᱟᱝ ᱵᱤᱞᱰᱤᱝ ᱠᱟᱱᱟ ᱟᱨ ᱤᱧᱟᱹᱜ ᱛᱟᱭᱚᱢ ᱨᱮ ᱱᱚᱣᱟ ᱫᱚ ᱨᱮᱹᱞ ᱥᱴᱮᱥᱚᱱ ᱠᱟᱱᱟ ᱟᱨ ᱱᱚᱛᱮ ᱨᱮᱫᱚ ᱵᱤᱫᱽᱫᱟᱥᱟᱜᱚᱨ ᱤᱭᱩᱱᱤᱵᱷᱟᱨᱥᱤᱴᱤ ᱨᱮᱱᱟᱜ ᱢᱮᱱᱟᱜ ᱛᱟᱵᱚᱱᱟ ᱦᱮᱸᱥᱮ ᱟᱨ ᱤᱧᱟᱹᱜ ᱞᱟᱦᱟ ᱫᱷᱟᱨᱮ ᱫᱚ ᱦᱚᱨ ᱦᱟᱸᱜ ᱢᱮᱱᱟᱜᱼᱟ ᱪᱮᱛᱟᱱ ᱠᱷᱚᱱ ᱪᱮᱫ ᱞᱮᱠᱟ ᱧᱮᱞᱚᱜ ᱠᱟᱱᱟ ᱧᱮᱞ ᱯᱮ ᱛᱟᱵᱚᱱ ᱟᱨ ᱱᱚᱝᱠᱟ ᱛᱮ ᱟᱹᱰᱤ ᱡᱟᱹᱥᱛᱤ ᱜᱟᱹᱰᱤ ᱪᱟᱞᱟᱜᱼᱟ ᱦᱟᱸᱜ ᱠᱷᱟᱱ ᱫᱚᱥᱴᱟ ᱮᱜᱟᱨᱚᱴᱟ ᱟᱨ ᱛᱟᱨᱟᱥᱤᱧ ᱡᱟᱹᱦᱤ ᱢᱮᱱᱠᱷᱟᱱ ᱱᱤᱛᱚᱜ ᱫᱚ ᱛᱤᱠᱤᱱ ᱮᱠᱴᱟ ᱵᱟᱡᱟᱜ ᱠᱟᱱᱟ ᱛᱚ ᱱᱤᱛᱚᱜ ᱫᱚ ᱟᱫᱚ ᱜᱟᱹᱰᱤ ᱠᱚᱫᱚ ᱵᱟᱝ ᱥᱮᱱᱚᱜ ᱠᱟᱱᱟ ᱩᱱᱟᱹᱜ ᱫᱚ ᱦᱮᱸᱥᱮ ᱟᱨ ᱵᱟᱝᱠᱷᱟᱱ ᱫᱚᱢᱮ ᱜᱟᱹᱰᱤ ᱥᱮᱱᱚᱜ ᱛᱟᱦᱮᱱ ᱱᱚᱝᱠᱟᱛᱮ ᱟᱨ ᱢᱤᱫᱴᱟᱝ ᱴᱳᱴᱳ ᱯᱟᱨᱚᱢᱚᱜ ᱠᱟᱱ ᱛᱟᱵᱚᱱᱟ ᱧᱮᱞ ᱯᱮ ᱪᱮᱛᱟᱱ ᱠᱷᱚᱱᱟᱜ ᱪᱮᱫ ᱞᱮᱠᱟ ᱧᱮᱞᱚᱜᱼᱟ